ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜ ᱛᱤᱧᱟ ᱟᱨ ᱢᱤᱫ ᱱᱚᱣᱟ ᱵᱷᱤᱰᱤᱭᱳ ᱨᱮ ᱟᱨ ᱜᱟᱛᱮ ᱠᱚ ᱛᱮᱦᱮᱧ ᱫᱚ ᱛᱟᱵᱚ ᱞᱟᱦᱟ ᱫᱚ ᱦᱟᱸᱜ ᱠᱷᱟᱱ ᱟᱡᱚᱲᱟ ᱨᱮ ᱵᱟᱯᱞᱟ ᱦᱩᱭᱩᱜ ᱠᱟᱱᱟ ᱟᱨ ᱚᱱᱟ ᱵᱟᱯᱞᱟ ᱫᱚ ᱦᱟᱸᱜ ᱠᱷᱟᱱ ᱤᱧᱡᱤᱭᱟᱜ ᱦᱩᱭᱩᱜ ᱠᱟᱱᱟ ᱦᱮᱸ ᱥᱮ ᱠᱤᱪᱷᱩ ᱠᱷᱚᱱ ᱛᱟᱭᱚᱢ ᱦᱟᱸᱜ ᱠᱷᱟᱱ ᱥᱟᱱᱟᱢᱟᱜ ᱤᱧ ᱫᱮᱠᱷᱟᱣ ᱟᱯᱮ ᱠᱟᱱ ᱛᱟᱵᱚᱱᱟ ᱱᱚᱣᱟ ᱵᱷᱤᱰᱤᱭᱳ ᱨᱮ ᱥᱟᱱᱟᱢᱟᱜ ᱧᱮᱞ ᱛᱟᱵᱚᱱ ᱯᱮ ᱟᱨ ᱪᱚᱞᱚ ᱮᱱᱠᱷᱟᱱ ᱵᱷᱤᱰᱤᱭᱳ ᱛᱮᱦᱮᱧ ᱦᱟᱸᱜ ᱵᱚᱱ ᱥᱴᱟᱨᱴ ᱞᱮᱜᱮ ᱦᱮᱸ ᱥᱮ ᱟᱨ ᱱᱤᱛᱚᱜ ᱫᱚ ᱵᱟᱡᱟᱜ ᱠᱟᱱᱟ ᱵᱟᱨᱚᱴᱟ ᱦᱮᱸ ᱟᱨ ᱧᱤᱫᱟᱹ ᱵᱟᱨᱚᱴᱟ ᱠᱷᱚᱱᱟᱜ ᱛᱮᱦᱮᱧᱟᱜ ᱵᱷᱤᱰᱤᱭᱳ ᱛᱟᱵᱚᱱ ᱥᱴᱟᱨᱴ ᱠᱮᱜᱼᱟ ᱪᱚᱞᱚ ᱞᱟᱦᱟ ᱥᱮᱫ ᱧᱮᱞ ᱛᱟᱵᱚᱱ

ᱜᱟᱛᱮ ᱠᱚ ᱱᱤᱛᱚᱜ ᱫᱚ ᱛᱟᱵᱚ ᱵᱟᱹᱦᱩ ᱡᱟᱶᱟᱭ ᱵᱤᱫᱟᱹᱭ ᱦᱩᱭᱩᱜ ᱠᱟᱱᱟ ᱦᱮᱸ ᱥᱮ ᱵᱟᱹᱦᱩ ᱡᱟᱶᱟᱭ ᱵᱤᱫᱟᱹᱭ ᱪᱟᱞᱟᱜ ᱠᱟᱱᱟ ᱟᱨ ᱜᱚᱰ ᱡᱚᱦᱟᱨ ᱠᱚ ᱪᱟᱞᱟᱜ ᱠᱟᱱᱟ ᱱᱤᱛᱚᱜ ᱫᱚ ᱛᱟᱵᱚ ᱟᱨ ᱠᱤᱪᱷᱩ ᱠᱷᱚᱱ ᱯᱚᱨᱮ ᱠᱷᱟᱱ ᱜᱮ ᱱᱟᱜ ᱠᱚ ᱪᱟᱞᱟᱜᱼᱟ ᱟᱨ ᱱᱤᱛᱚᱜ ᱫᱚ ᱦᱟᱸᱜ ᱜᱟᱹᱲᱤ ᱠᱚᱨᱮ ᱠᱚ ᱫᱮᱡ ᱦᱩᱭ ᱟᱠᱟᱱᱟ ᱟᱨ ᱫᱚᱠᱚ ᱪᱟᱞᱟᱜ ᱞᱟᱹᱜᱤᱫᱼᱟ ᱧᱮᱞ ᱠᱚ ᱛᱟᱵᱚᱱ ᱯᱮ ᱵᱟᱹᱦᱩ ᱡᱟᱶᱟᱭ ᱵᱟᱠᱚ ᱧᱮᱞ ᱧᱟᱢᱚᱜ ᱠᱟᱱᱟ ᱪᱮᱫ ᱦᱚᱸ ᱵᱟᱠᱚ ᱫᱤᱥᱟᱹᱜ ᱠᱟᱱ ᱱᱤᱛᱚᱜ ᱫᱟᱠᱟ ᱛᱮᱵᱚᱱ ᱪᱟᱜ ᱠᱟᱱᱟ ᱱᱤᱛᱚᱜ ᱫᱚ ᱢᱟᱱᱮ ᱵᱤᱫᱟᱹᱭ ᱠᱮᱫ ᱠᱚᱣᱟᱞᱮ ᱵᱟᱹᱦᱩ ᱡᱟᱶᱟᱭ ᱟᱫᱚ ᱠᱚ ᱪᱟᱞᱟᱜ ᱠᱟᱱᱟ ᱛᱚ ᱟᱫᱚ ᱩᱱᱠᱩ ᱜᱮᱞᱮ ᱠᱚᱭᱚᱜ ᱦᱚᱴᱚ ᱞᱮ ᱪᱟᱞᱟᱜ ᱠᱟᱱᱟ ᱯᱷᱟᱭᱱᱮᱞᱤ ᱜᱟᱛᱮ ᱠᱚ ᱱᱤᱛᱚᱜ ᱫᱚ ᱱᱟᱜ ᱡᱮᱦᱮᱛᱩ ᱦᱮᱡ ᱦᱩᱭ ᱠᱟᱱᱟ ᱟᱨ ᱱᱚᱸᱰᱮ ᱥᱩᱨ ᱨᱮᱜᱮ ᱯᱮᱲᱟ ᱚᱲᱟᱜ ᱢᱤᱫᱴᱮᱱ ᱢᱮᱱᱟᱜᱼᱟ ᱟᱫᱚ ᱚᱸᱰᱮ ᱯᱮᱲᱟ ᱚᱲᱟᱜ ᱜᱮᱞᱮ ᱦᱮᱡ ᱠᱟᱱᱟ ᱱᱟᱜ ᱟᱨ ᱱᱚᱸᱰᱮ ᱠᱟᱹᱴᱤᱡ ᱞᱮ ᱫᱩᱲᱩᱵ ᱧᱚᱜ ᱠᱟᱱᱟ ᱟᱨ ᱱᱚᱸᱰᱮ ᱠᱷᱚᱱᱟᱜ ᱜᱮ ᱦᱟᱸᱜ ᱚᱸᱰᱮ ᱞᱮ ᱪᱟᱞᱟᱜ ᱠᱟᱱᱟ ᱜᱟᱛᱮ ᱠᱚ ᱱᱤᱛᱚᱜ ᱫᱚ ᱛᱟᱵᱚ ᱢᱮᱱᱟᱜ ᱟᱠᱟᱫᱤᱧᱟ ᱦᱟᱸᱜ ᱠᱷᱟᱱ ᱡᱟᱦᱟᱸ ᱨᱮ ᱡᱮᱦᱮᱛᱩ ᱞᱮ ᱦᱮᱡ ᱠᱟᱱᱟ ᱚᱱᱟ ᱟᱹᱛᱩ ᱨᱮᱭᱟᱜ ᱚᱱᱟ ᱫᱚ ᱯᱷᱩᱴᱵᱚᱞ ᱰᱟᱹᱦᱤ ᱠᱟᱱᱟ ᱦᱮᱸ ᱪᱮ ᱱᱚᱰᱮ ᱠᱚᱭᱮᱠᱴᱤ ᱦᱟᱸᱜ ᱠᱷᱟᱱ ᱠᱷᱮᱞᱣᱟᱲ ᱠᱚᱲᱟ ᱠᱚᱲᱟ ᱞᱮ ᱦᱮᱡ ᱟᱠᱟᱱᱟ ᱟᱠᱚᱣᱟᱜ ᱰᱟᱹᱦᱤ ᱧᱮᱞ ᱛᱚ ᱰᱟᱹᱦᱤ ᱛᱟᱵᱚᱱ ᱧᱮᱞ ᱯᱮ ᱮᱠᱟᱞ ᱜᱷᱟᱥ ᱜᱮ ᱵᱟᱹᱱᱩᱜ ᱟᱠᱟᱜᱼᱟ ᱦᱮᱸ ᱥᱮ ᱜᱚᱴᱟ ᱰᱟᱹᱦᱤ ᱜᱮ ᱯᱩᱴᱩᱨ ᱜᱮᱭᱟ ᱢᱮᱱᱠᱷᱟᱱ ᱵᱟᱹᱞᱤ ᱛᱮ ᱦᱟᱸᱜ ᱠᱷᱟᱱ ᱯᱮᱨᱮᱡ ᱢᱮᱱᱟᱜ ᱟᱠᱟᱜᱼᱟ ᱟᱫᱚ ᱰᱟᱹᱦᱤ ᱫᱚ ᱛᱟᱵᱚ ᱟᱹᱰᱤ ᱥᱚᱢᱟᱱ ᱜᱮ ᱵᱮᱥ ᱜᱮᱭᱟ ᱦᱮᱸ ᱥᱮ ᱟᱨ ᱧᱮᱞ ᱯᱮ ᱛᱟᱵᱚᱱ ᱰᱟᱹᱦᱤ ᱠᱚᱞᱮ ᱫᱟᱬᱟ ᱵᱟᱲᱟᱭᱮᱜᱼᱟ ᱟᱨ ᱦᱟᱸᱰᱮ ᱫᱚ ᱦᱟᱸᱜ ᱠᱷᱟᱱ ᱡᱟᱹᱛ ᱠᱩᱲᱤ ᱠᱚ ᱠᱚᱲᱟ ᱠᱚ ᱟᱹᱰᱤ ᱡᱳᱨ ᱠᱚ ᱦᱟᱸᱜ ᱠᱷᱟᱱ ᱠᱚ ᱮᱱᱮᱡᱮᱜᱼᱟ ᱚᱱᱟ ᱠᱚ ᱱᱟᱜ ᱤᱧ ᱫᱮᱠᱷᱟᱣ ᱟᱯᱮ ᱛᱟᱵᱚᱱᱟ ᱦᱮᱸ ᱥᱮ ᱟᱨ ᱱᱚᱣᱟ ᱵᱷᱤᱰᱤᱭᱳ ᱮᱠᱟᱞ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱱᱚᱣᱟ ᱫᱚ ᱰᱟᱹᱦᱤᱧ ᱫᱮᱠᱷᱟᱣ ᱟᱯᱮ ᱛᱟᱵᱚᱱᱟ ᱱᱚᱜᱼᱚ ᱱᱚᱝᱠᱟ ᱰᱟᱹᱦᱤ ᱢᱮᱱᱟᱜ ᱟᱠᱟᱫᱼᱟ ᱛᱚᱠᱷᱚᱱ

ᱟᱨ ᱱᱤᱛᱚᱜ ᱫᱚ ᱵᱟᱡᱟᱣᱮᱱᱟ ᱚᱱᱠᱟ ᱯᱨᱟᱭ ᱵᱟᱨᱚᱴᱟ ᱜᱟᱱ ᱵᱩᱡᱷᱟᱹᱣ ᱠᱮᱜᱼᱟ ᱯᱮ ᱟᱫᱚ ᱱᱤᱛᱚᱜ ᱫᱚᱞᱮ ᱵᱤᱫᱟᱹᱭᱚᱜ ᱞᱟᱹᱜᱤᱫ ᱱᱟ ᱟᱨ ᱢᱩᱪᱟᱹᱫ ᱵᱮᱲᱟ ᱨᱮᱜᱮ ᱟᱹᱰᱤ ᱡᱳᱨ ᱠᱚ ᱡᱚᱢᱠᱟᱣ ᱠᱟᱜᱼᱟ ᱱᱟᱜ ᱟᱨ ᱡᱚᱛᱚ ᱦᱚᱲᱜᱮ ᱟᱹᱰᱤ ᱡᱳᱨ ᱠᱚ ᱨᱟᱹᱥᱠᱟᱹᱭᱮᱫᱼᱟ ᱟᱨ ᱱᱤᱛᱚᱜ ᱫᱚᱞᱮ ᱨᱩᱣᱟᱹᱲ ᱞᱟᱹᱜᱤᱫᱼᱟ ᱟᱨ ᱛᱮᱦᱮᱧᱟᱜ ᱵᱷᱤᱰᱤᱭᱳ ᱡᱟᱦᱟᱸᱭ ᱠᱚ ᱢᱩᱪᱟᱹᱫ ᱫᱷᱟᱹᱵᱤᱡ ᱯᱮ ᱧᱮᱞ ᱠᱮᱫᱟ ᱟᱹᱰᱤ ᱟᱭᱢᱟ ᱥᱟᱨᱦᱟᱣ ᱢᱟ ᱥᱟᱱᱟᱢ ᱠᱚᱜᱮ ᱡᱚᱦᱟᱨ